ᱮᱦᱚᱵᱚᱜ ᱠᱟᱱᱟ ᱱᱩᱠᱩ ᱡᱚᱛᱚ ᱥᱮᱴᱟᱯ ᱫᱚ ᱨᱮᱰᱤᱭᱮᱱᱟ ᱨᱮᱰᱤ ᱱᱩᱠᱩ ᱮᱱᱮᱡ ᱠᱩᱲᱤ ᱠᱚ ᱱᱩᱠᱩ ᱱᱚᱰᱮ ᱫᱚ ᱦᱮᱱᱟᱜ ᱠᱚᱛᱟ ᱞᱮᱭᱟ ᱡᱚᱛᱚ ᱠᱳᱨᱤᱭᱳᱜᱨᱟᱯᱷᱟᱨ ᱰᱟᱭᱨᱮᱠᱴᱚᱨ ᱠᱮᱢᱮᱨᱟᱢᱮᱱ ᱟᱨ ᱡᱚᱛᱚ ᱠᱚᱜᱮ ᱛᱟᱵᱚᱱ ᱯᱮ ᱟᱨᱚ ᱱᱚᱛᱮ ᱨᱮ ᱦᱮᱱᱟᱜ ᱠᱚᱛᱟ ᱞᱮᱭᱟ ᱮᱱᱮᱡ ᱠᱩᱲᱤ

ᱳᱭ ᱮᱞᱳᱭᱟ ᱱᱚᱛᱮ ᱠᱚᱭᱚᱜ ᱢᱮ ᱱᱩᱭ ᱵᱚᱱ ᱧᱮᱞ ᱫᱟᱲᱮᱭᱟᱜ ᱠᱟᱱ ᱱᱩᱭᱟᱜ ᱠᱟᱱᱟ ᱪᱮᱱᱮᱞ ᱫᱚ ᱱᱩᱭᱟᱜ ᱠᱟᱱ ᱜᱮᱭᱟ ᱡᱚᱛᱚᱣᱟᱜ ᱨᱚᱲ ᱢᱟ ᱛᱟᱦᱞᱮ ᱟᱢ ᱜᱮ ᱟᱸᱡᱚᱢᱚᱜᱼᱟ ᱴᱷᱤᱠ ᱜᱮᱭᱟ ᱱᱚᱜᱼᱚᱭ ᱚᱠᱟᱴᱟᱜ ᱮᱞᱵᱟᱢ ᱵᱚᱱ ᱧᱮᱞᱮᱫ ᱠᱟᱱ ᱚᱱᱟ ᱨᱮᱱ ᱰᱟᱭᱨᱮᱠᱴᱚᱨ ᱫᱚ ᱱᱩᱭ ᱞᱚᱭᱟ ᱟᱹᱭ ᱢᱟ ᱥᱚᱭ ᱱᱚᱛᱮ ᱠᱚᱭᱚᱜ ᱢᱮ ᱟᱹᱭ ᱪᱮᱱᱮᱞ ᱦᱚᱸ ᱱᱩᱭᱟᱜ ᱠᱟᱱ ᱜᱮᱭᱟ ᱱᱚᱜᱼᱚᱭ ᱚᱠᱟᱴᱟᱜ ᱵᱞᱚᱜ ᱪᱮᱱᱮᱞ ᱟᱨ ᱱᱩᱭ ᱠᱟᱱ ᱜᱮᱭᱟᱭ ᱛᱤᱦᱤᱧᱟᱜ ᱮᱞᱵᱟᱢ ᱨᱮᱱ ᱰᱟᱭᱨᱮᱠᱴᱚᱨ ᱫᱚ ᱛᱮᱨᱚᱢ ᱧᱮᱞᱚᱜ ᱠᱟᱱᱟ ᱟᱹᱰᱤ ᱨᱚ

ᱦᱳᱭ ᱱᱚᱝᱠᱟ ᱢᱤᱫᱴᱮᱡ ᱥᱚᱴ ᱫᱚ ᱯᱨᱚᱰᱩᱥᱟᱨ ᱫᱚᱭ ᱥᱮᱫ ᱪᱟᱵᱟ ᱟᱠᱟᱱ ᱛᱟᱞᱮᱭᱟ ᱩᱱᱤ ᱧᱮᱞ ᱯᱮ ᱚᱵᱚᱥᱛᱟ ᱵᱟᱹᱲᱤᱡ ᱛᱟᱭᱟ ᱡᱟᱦᱟᱸᱭ ᱢᱤᱥᱴᱮᱠᱟ ᱢᱟᱱᱮ ᱰᱟᱭᱨᱮᱠᱴ ᱴᱮᱸᱜᱟ ᱢᱮᱱᱟᱜᱼᱟ ᱡᱟᱦᱟᱸᱭ ᱢᱤᱥᱴᱮᱠᱟ ᱢᱟᱱᱮ ᱱᱩᱭ ᱰᱟᱭᱨᱮᱠᱴ ᱴᱮᱸᱜᱟ ᱢᱮᱱᱟᱜᱼᱟ